ᱥᱟᱱᱟᱢ ᱠᱚ ᱡᱚᱦᱟᱨ ᱟᱯᱮ ᱯᱮ ᱧᱮᱞ ᱮᱱᱟ ᱱᱚᱣᱟ ᱨᱟᱥᱤᱭᱟ ᱢᱟᱨᱟᱱᱰᱤ ᱚᱯᱷᱤᱥᱤᱭᱟᱞ ᱤᱭᱩᱴᱩᱵᱽ ᱪᱮᱱᱮᱞ ᱟᱨ ᱛᱮᱦᱮᱧ ᱱᱚᱣᱟ ᱦᱚᱨᱤᱪᱚᱱᱫᱚᱱᱯᱩᱨ ᱚᱱᱟ ᱚᱯᱷᱤᱥ ᱥᱟᱢᱱᱟ ᱨᱮ ᱢᱮᱱᱟᱜ ᱟᱠᱟᱫ ᱵᱚᱱᱟ ᱟᱨ ᱱᱚᱰᱮ ᱛᱮᱦᱮᱧ ᱟᱵᱚ ᱟᱹᱫᱤᱵᱟᱹᱥᱤ ᱠᱚᱣᱟᱜ ᱡᱟᱦᱮᱨ ᱜᱟᱲ ᱠᱩᱲᱩᱢᱵᱤ ᱠᱚ ᱨᱟᱹᱯᱩᱫ ᱟᱠᱟᱫᱼᱟ ᱟᱨ ᱚᱱᱟ ᱤᱫᱤ ᱠᱟᱛᱮ ᱛᱮᱦᱮᱧ ᱱᱚᱰᱮ ᱨᱟᱞᱤ ᱢᱚᱦᱟ ᱨᱟᱞᱤ ᱵᱮᱱᱟᱣ ᱟᱠᱟᱱᱟ ᱟᱨ ᱱᱚᱣᱟ ᱨᱟᱞᱤ ᱨᱮ ᱦᱟᱡᱟᱨ ᱦᱟᱡᱟᱨ ᱦᱚᱲ ᱱᱚᱰᱮ ᱠᱚ ᱥᱮᱴᱮᱨ ᱟᱠᱟᱱᱟ ᱛᱚᱵᱮ ᱛᱮᱦᱮᱧ ᱫᱷᱟᱹᱵᱤᱡ ᱛᱮ ᱥᱚᱨᱠᱟᱨ ᱵᱟᱝᱢᱟ ᱯᱨᱚᱥᱟᱥᱚᱱ ᱯᱟᱦᱴᱟ ᱠᱷᱚᱱᱟᱜ ᱡᱟᱦᱟᱸᱭ ᱠᱚ ᱜᱟᱹᱞᱛᱤ ᱟᱠᱟᱫ ᱩᱱᱠᱩ ᱱᱤᱛᱚᱝ ᱫᱷᱟᱹᱨᱤᱡ ᱛᱮ ᱵᱟᱠᱚ ᱜᱤᱨᱚᱯ ᱟᱠᱟᱫ ᱠᱚᱣᱟ ᱵᱟᱠᱚ ᱟᱨᱮᱥᱴ ᱟᱠᱟᱫ ᱠᱚᱣᱟ ᱟᱫᱚ ᱚᱱᱟ ᱤᱫᱤ ᱠᱟᱛᱮ ᱛᱮᱦᱮᱧ ᱱᱚᱰᱮ ᱥᱟᱯᱲᱟᱣ ᱟᱠᱟᱱᱟ ᱢᱟᱦᱟᱨᱟᱞᱤ ᱱᱚᱰᱮ ᱟᱭ ᱟᱭ ᱥᱤ ᱴᱷᱮᱱ ᱢᱮᱢᱳᱨᱟᱱᱰᱚᱢ ᱮᱢᱚᱜ ᱠᱟᱱᱟ ᱛᱤᱱᱟᱹᱜ ᱞᱟᱜᱟᱜ ᱦᱤᱡᱩᱜᱼᱟ ᱟᱹᱰᱤ ᱩᱥᱟᱹᱨᱟ ᱛᱮ ᱟᱹᱵᱤᱱ ᱟᱨᱮᱥᱴ ᱮᱢᱟ ᱢᱮᱱᱛᱮ ᱠᱚ ᱢᱮᱱ ᱦᱚᱪᱚ ᱟᱠᱟᱫ ᱟᱵᱚᱨᱮᱱ ᱟᱹᱫᱤᱵᱟᱹᱥᱤ ᱠᱚ ᱚᱱᱟ ᱥᱟᱶᱛᱮ ᱟᱵᱚ ᱵᱚᱱ ᱢᱮᱱ ᱦᱚᱪᱚᱭᱮᱫᱼᱟ ᱟᱹᱰᱤ ᱞᱚᱜᱚᱱ ᱠᱷᱚᱱ ᱞᱚᱜᱚᱱ ᱠᱚ ᱟᱨᱮᱥᱴ ᱮᱢᱟ ᱢᱮᱱᱛᱮ

ᱞᱚᱞᱚ ᱥᱤᱛᱩᱝ ᱨᱳᱰ ᱨᱟᱥᱛᱟ ᱪᱮᱛᱟᱱ ᱨᱮᱞᱮ ᱫᱩᱲᱩᱵ ᱟᱠᱟᱱᱟ ᱟᱞᱮ ᱞᱮ ᱠᱷᱚᱡᱚᱜ ᱠᱟᱱᱟ ᱟᱞᱮ ᱟᱹᱫᱤᱵᱟᱹᱥᱤ ᱱᱭᱟᱭ ᱠᱚ ᱮᱢᱟ ᱞᱮᱢᱟ ᱢᱚᱣᱞᱤᱠ ᱚᱫᱷᱤᱠᱟᱨ ᱡᱟᱦᱟᱸ ᱩᱱ ᱜᱮ ᱠᱚ ᱟᱵᱚ ᱟᱹᱫᱤᱵᱟᱹᱥᱤ ᱠᱚᱣᱟᱜ ᱡᱟᱦᱮᱨ ᱜᱟᱲ ᱠᱚ ᱨᱟᱹᱯᱩᱫ ᱟᱠᱟᱫ ᱛᱮᱦᱮᱧ ᱫᱷᱟᱹᱵᱤᱡ ᱛᱮ ᱮᱯᱷ ᱟᱭ ᱟᱨ ᱮᱢ ᱠᱟᱛᱮᱫ ᱦᱚᱸ ᱯᱩᱞᱤᱥ ᱯᱨᱚᱥᱟᱥᱚᱱ ᱟᱵᱚᱨᱮᱱ ᱫᱩᱥᱤ ᱫᱚᱨ ᱡᱟᱦᱟᱸ ᱱᱩᱠᱩ ᱵᱟᱠᱚ ᱜᱤᱨᱚᱯ ᱟᱠᱟᱫ ᱠᱚᱣᱟ ᱚᱱᱟ ᱠᱷᱟᱹᱛᱤᱨ ᱛᱮ ᱟᱵᱚᱣᱟᱜ ᱨᱟᱡᱽ ᱨᱟᱥᱛᱟ ᱛᱟᱞᱟᱨᱮ ᱛᱮᱦᱮᱧ ᱜᱟᱹᱰᱤ ᱢᱚᱴᱚᱨ ᱮᱥᱮᱫ ᱟᱠᱟᱱᱟ ᱟᱨ ᱛᱤᱱ ᱵᱷᱳᱨ ᱟᱹᱣᱨᱤ ᱠᱚ ᱜᱤᱨᱚᱯ ᱠᱚᱣᱟ ᱩᱱ ᱫᱷᱟᱹᱵᱤᱡ ᱫᱚ ᱱᱟᱦᱟᱜ ᱱᱚᱣᱟ ᱨᱟᱥᱛᱟ ᱠᱷᱚᱱ ᱵᱟᱝ ᱠᱚ ᱵᱮᱨᱮᱫᱼᱟ ᱢᱮᱱᱛᱮ ᱟᱵᱚ ᱵᱚ ᱢᱮᱱ ᱦᱚᱪᱚᱭᱮᱫᱼᱟ ᱵᱟᱵᱚ ᱵᱮᱨᱮᱫᱼᱟ ᱢᱮᱱᱛᱮ ᱵᱚ ᱢᱮᱱ ᱦᱚᱪᱚᱭᱮᱫᱼᱟ ᱚᱱᱟ ᱞᱮᱠᱟᱛᱮ ᱱᱚᱰᱮ ᱥᱮᱞᱮᱫ ᱟᱠᱟᱱᱟ ᱛᱮᱦᱮᱧ ᱟᱵᱚ ᱥᱚᱨᱠᱟᱨ ᱟᱵᱚ ᱟᱹᱫᱤᱵᱟᱹᱥᱤ ᱠᱚ ᱪᱮᱛᱟᱱ ᱨᱮ ᱛᱤᱱᱟᱹᱜ ᱱᱟᱦᱟᱪᱟᱨ ᱚᱛᱛᱟᱪᱟᱨ ᱮ ᱠᱟᱹᱢᱤ ᱠᱟᱱᱟ ᱡᱩᱫᱤ ᱛᱮᱦᱮᱧ ᱦᱩᱱᱟᱹᱝ ᱟᱵᱚᱨᱮᱱ ᱟᱹᱫᱤᱵᱟᱹᱥᱤ ᱠᱚ ᱡᱩᱫᱤ ᱫᱤᱠᱩ ᱠᱚᱣᱟᱜ ᱢᱚᱱᱫᱤᱨ ᱢᱚᱥᱡᱤᱫ ᱨᱮ ᱱᱟᱥᱮᱱᱟᱜ ᱮᱴᱠᱮᱴᱚᱬᱮ ᱠᱚ ᱚᱰᱚᱠ ᱠᱮᱭᱟ ᱱᱤᱛᱚᱜ ᱫᱷᱟᱹᱨᱤᱡ ᱛᱮ ᱱᱩᱠᱩ ᱫᱚ

ᱪᱟᱜ ᱞᱟᱹᱜᱤᱫ ᱠᱷᱟᱱ ᱱᱚᱣᱟ ᱜᱮ ᱢᱤᱫᱴᱟᱝ ᱰᱟᱦᱟᱨ ᱟᱵᱚ ᱥᱟᱱᱟᱢ ᱠᱚ ᱢᱤᱫᱚᱜ ᱛᱮ ᱦᱩᱭ ᱟᱵᱚᱱᱟ ᱛᱮᱦᱮᱧ ᱟᱨ ᱵᱟᱵᱚ ᱢᱤᱫ ᱟᱠᱟᱱ ᱵᱷᱳᱨ ᱟᱵᱚ ᱫᱚ ᱱᱚᱝᱠᱟ ᱜᱮᱠᱚ ᱠᱚᱪᱞᱚᱸᱰ ᱵᱚᱱᱟ ᱟᱨ ᱱᱚᱜᱼᱚ ᱱᱚᱝᱠᱟ ᱜᱮ ᱟᱵᱚ ᱫᱚ ᱟᱵᱚ ᱪᱮᱛᱟᱱ ᱨᱮ ᱱᱟᱦᱟᱪᱟᱨ ᱚᱛᱛᱟᱪᱟᱨ ᱠᱚ ᱪᱟᱹᱞᱩᱭᱟ ᱟᱵᱚᱣᱟᱜ ᱮᱴᱠᱮᱴᱚᱬᱮ ᱪᱮᱛᱟᱱ ᱨᱮᱫᱚ ᱪᱤᱞᱤ ᱦᱚᱸ ᱟᱠᱥᱚᱱ ᱜᱮ ᱵᱟᱠᱚ ᱤᱫᱤᱭᱮᱫᱟ ᱱᱚᱣᱟ ᱜᱮ ᱟᱵᱚᱣᱟᱜ ᱵᱮᱵᱷᱟᱨ ᱱᱚᱜᱼᱚ ᱱᱚᱝᱠᱟ ᱵᱚᱱ ᱵᱮᱵᱷᱟᱨ ᱞᱮᱠᱚ ᱮᱱᱟᱝ ᱠᱷᱟᱹᱛᱤᱨ ᱜᱮ ᱟᱵᱚ ᱠᱚ ᱵᱚᱲᱚ ᱟᱵᱚᱱᱟ ᱛᱚᱵᱮ ᱮᱱᱟᱝ ᱟᱵᱚᱣᱟᱜ ᱠᱟᱛᱷᱟ ᱠᱚ ᱟᱸᱡᱚᱢᱟ ᱥᱟᱸᱜᱮ ᱠᱷᱚᱱ ᱥᱟᱸᱜᱮ ᱧᱮᱞᱮᱫᱼᱟ ᱯᱮ ᱟᱥᱟᱭ ᱤᱧ ᱟᱯᱮ ᱥᱟᱸᱜᱮ ᱠᱷᱚᱱ ᱥᱟᱸᱜᱮ ᱱᱚᱣᱟ ᱵᱷᱤᱰᱤᱭᱳ ᱯᱮ ᱧᱮᱞᱟ ᱥᱮᱭᱟᱨ ᱟᱯᱮ ᱞᱟᱭᱤᱠ ᱟᱯᱮ ᱟᱨ ᱥᱟᱵᱥᱠᱨᱟᱭᱤᱵ